ᱱᱚᱣᱟ ᱪᱮᱫ ᱯᱟᱨᱠ ᱪᱚᱠᱚ ᱢᱮᱛᱟᱜᱼᱟ ᱱᱚᱜᱼᱚ ᱱᱚᱰᱮ ᱟᱭ ᱞᱚᱵᱷ ᱵᱟᱹᱨᱤᱯᱟᱫᱟ ᱚᱞ ᱟᱠᱟᱱᱟ ᱦᱟᱸᱜ ᱟᱨ ᱚᱸᱰᱮ ᱜᱮᱧ ᱦᱮᱡ ᱥᱮᱴᱮᱨ ᱟᱠᱟᱱᱟ ᱛᱤᱸᱜᱩ ᱧᱚᱜ ᱟᱠᱟᱱᱟᱹᱧ ᱟᱨ ᱪᱮᱫ ᱫᱚᱨᱠᱟᱨ ᱛᱤᱱᱟᱹᱜ ᱥᱟᱺᱜᱤᱧ ᱩᱰᱩᱠ ᱟᱠᱟᱱᱟ ᱦᱟᱸᱜ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱱᱤᱦᱟᱹᱛ ᱯᱮ ᱵᱟᱲᱟᱭ ᱫᱟᱲᱮᱭᱟᱜᱼᱟ ᱟᱨ ᱟᱹᱰᱤ ᱫᱤᱱ ᱧᱚᱜ ᱯᱚᱨᱮ ᱵᱷᱤᱰᱤᱭᱳ ᱵᱮᱱᱟᱣ ᱦᱩᱭᱩᱜ ᱠᱟᱱᱟ ᱟᱨ ᱢᱩᱪᱟᱹᱫ ᱫᱷᱟᱹᱨᱤᱡ ᱧᱮᱞ ᱞᱟᱹᱜᱤᱫ ᱪᱮᱥᱴᱟᱭ ᱛᱟᱵᱚᱱ ᱯᱮ ᱟᱹᱰᱤ ᱤᱱᱴᱟᱨᱮᱥᱴᱤᱝ ᱵᱷᱤᱰᱤᱭᱳ ᱦᱩᱭᱩᱜ ᱞᱟᱹᱜᱤᱫ ᱦᱟᱸᱜ ᱟᱨ ᱫᱮᱞᱟ ᱵᱚᱱ ᱛᱚᱵᱮ

ᱵᱟᱭᱜᱚᱣᱟᱱ ᱦᱚᱲ ᱠᱟᱱᱟ ᱵᱚᱭᱟ ᱥᱟᱦᱟ ᱛᱮᱫ ᱵᱚ ᱥᱟᱦᱟᱭᱮᱱᱟ ᱚᱱᱟᱛᱮ ᱪᱟ ᱵᱟᱝ ᱟᱵᱚ ᱫᱚ ᱵᱟᱵᱚ ᱦᱟᱹᱨᱩᱵ ᱠᱚᱣᱟ ᱦᱟᱹᱨᱩᱵ ᱫᱚ ᱦᱩᱱᱟᱹᱝ ᱱᱚᱣᱟ ᱦᱚᱸ ᱚᱱᱠᱟ ᱯᱚᱡᱤᱥᱚᱱ ᱪᱟᱵᱟ ᱜᱚᱫ ᱠᱟᱱᱟ ᱟᱨᱦᱚᱸ ᱩᱱᱠᱤᱱ ᱟᱭᱳ ᱦᱚᱲ ᱚᱸᱰᱮ ᱠᱤᱱ ᱦᱩᱨᱩ ᱦᱚᱪᱚ ᱵᱟᱲᱟᱜ ᱠᱟᱱᱟ ᱛᱮᱱ ᱠᱚ ᱟᱹᱵᱤᱱ ᱦᱟᱸᱜ ᱵᱤᱱ ᱴᱷᱤᱠᱟᱹᱭᱟ ᱟᱨ ᱱᱤᱛ ᱦᱚᱸ ᱡᱷᱟᱢᱚᱨ ᱡᱟᱹᱲᱤ ᱪᱟᱹᱞᱩ ᱟᱠᱟᱫ ᱜᱮᱭᱟ ᱱᱟᱦᱟᱜ ᱮᱱᱟᱝ ᱫᱚᱥᱴᱟ ᱠᱚᱨᱮ ᱠᱷᱚᱱ ᱞᱮ ᱦᱮᱡ ᱥᱮᱴᱮᱨ ᱟᱠᱟᱱᱟ ᱟᱨ ᱞᱮ ᱞᱟᱹᱭ ᱟᱠᱟᱱ ᱛᱟᱦᱮᱸ ᱫᱚ ᱮᱱᱟᱝ ᱫᱚ ᱟᱨ ᱞᱮ ᱮᱢ ᱠᱚᱫᱚ ᱞᱮ ᱪᱟᱵᱟ ᱵᱟᱲᱟ ᱟᱠᱟᱫ ᱱᱤᱛ ᱦᱚᱸ ᱚᱱᱠᱟ ᱡᱟᱹᱯᱩᱫᱮᱫ ᱜᱮᱭᱟ ᱢᱮᱱ ᱫᱚ ᱫᱚᱥᱴᱟ ᱠᱷᱚᱱ ᱞᱮ ᱢᱮᱱᱟᱜ ᱞᱮᱭᱟ ᱯᱩᱨᱟᱹ ᱨᱮᱸᱜᱮᱡ ᱛᱮᱜᱮ ᱱᱤᱛᱚᱜ

ᱡᱚᱛᱚ ᱛᱟᱹᱢᱵᱩ ᱠᱚ ᱡᱚᱛᱚ ᱪᱟᱜᱟᱲ ᱪᱟᱵᱟ ᱠᱮᱫᱼᱟ ᱦᱟᱸᱰᱮ ᱦᱚᱸ ᱟᱹᱰᱤ ᱰᱷᱮᱨ ᱦᱚᱲ ᱢᱮᱱᱟᱜ ᱠᱚᱣᱟ ᱱᱚᱜᱼᱚ ᱱᱚᱰᱮ ᱢᱤᱫᱴᱟᱝ ᱱᱩᱭ ᱦᱚᱸᱭ ᱜᱤᱛᱤᱡ ᱮᱱᱟ ᱱᱤᱛᱚᱜ ᱫᱚ ᱦᱟᱸᱜ ᱴᱟᱭᱤᱢ ᱛᱟᱵᱚ ᱥᱟᱲᱮ ᱱᱚᱴᱟ ᱵᱟᱡᱟᱣ ᱜᱚᱫ ᱮᱱᱟ ᱟᱨ ᱵᱟᱹᱨ ᱯᱟᱛᱟ ᱨᱮᱜᱮ ᱢᱤᱱᱟᱹᱧ ᱟᱠᱟᱫᱤᱧᱟ ᱫᱟᱠᱟ ᱢᱟᱹᱰᱤ ᱠᱚᱧ ᱡᱚᱢ ᱵᱟᱲᱟ ᱠᱮᱫ ᱛᱮ ᱪᱤᱱᱛᱟᱹ ᱨᱮ ᱢᱤᱱᱟᱹᱧᱟ ᱡᱮ ᱚᱲᱟᱜ ᱨᱩᱣᱟᱹᱲ ᱦᱩᱭᱩᱜᱼᱟ ᱥᱮ ᱵᱟᱹᱨ ᱯᱟᱛᱟ ᱥᱮᱫ ᱜᱮ ᱵᱟᱥᱟ ᱦᱩᱭᱩᱜᱼᱟ ᱟᱨ ᱡᱚᱴᱟᱣ ᱠᱚᱲᱟ ᱠᱚᱦᱚᱸ ᱢᱮᱥ ᱨᱮ ᱵᱟᱹᱱᱩᱜ ᱟᱠᱟᱫ ᱠᱚᱣᱟ ᱡᱚᱛᱚ ᱠᱚ ᱨᱩᱣᱟᱹᱲ ᱪᱟᱵᱟ ᱟᱠᱟᱱᱟ ᱟᱨ ᱫᱟᱜ ᱦᱚᱸ ᱟᱹᱰᱤ ᱠᱚᱴᱨᱟ ᱫᱟᱜᱮᱫ ᱜᱮᱭᱟ ᱟᱨ ᱮᱱᱠᱷᱟᱱ ᱚᱠᱟ ᱥᱮᱫ ᱨᱮ ᱛᱟᱦᱮᱸ ᱦᱩᱭᱩᱜ ᱠᱟᱱᱟ ᱵᱟᱝᱠᱷᱟᱱ ᱦᱚᱥᱯᱤᱴᱟᱞ ᱥᱮᱫ ᱨᱮᱜᱮ ᱛᱟᱦᱮᱸ ᱦᱩᱭᱩᱜᱼᱟ ᱱᱟᱦᱟᱜ ᱟᱹᱰᱤ ᱦᱚᱞᱚ ᱠᱷᱚᱪᱚ ᱜᱤᱧ ᱵᱩᱡᱷᱟᱹᱣ ᱜᱚᱫ ᱟᱠᱟᱫ ᱛᱟᱵᱚ A few moments later ᱟᱨ ᱦᱚᱥᱯᱤᱴᱟᱞ ᱥᱮᱫ ᱨᱮᱜᱮ ᱡᱟᱹᱯᱤᱫ ᱟᱸᱜᱟ ᱦᱩᱭᱮᱱᱟ ᱛᱟᱵᱚ ᱟᱨ ᱮᱱᱠᱷᱟᱱ ᱦᱚᱞᱟ ᱢᱟ ᱯᱩᱨᱟᱹ ᱫᱚᱥᱴᱟ ᱫᱷᱟᱹᱨᱤᱡ ᱯᱩᱨᱟᱹ ᱥᱚᱠᱛᱚ ᱡᱟᱲᱟᱢ ᱡᱟᱲᱟᱢ ᱮ ᱫᱟᱜᱮᱫ ᱫᱚᱥᱴᱟ ᱫᱷᱟᱹᱨᱤᱡ ᱥᱮ ᱛᱤᱱᱟᱹᱜ ᱫᱷᱟᱹᱨᱤᱡ ᱮ ᱫᱟᱜ ᱠᱮᱫᱼᱟ ᱵᱟᱝ ᱵᱟᱲᱟᱭ ᱞᱮᱱᱟ ᱦᱟᱱᱛᱮ ᱩᱰᱤ ᱜᱷᱟᱹᱲᱤᱡ ᱮ ᱫᱟᱜ ᱠᱮᱫ ᱠᱷᱟᱱ ᱫᱚ ᱟᱨ ᱱᱚᱛᱮ ᱦᱚᱥᱯᱤᱴᱟᱞ ᱥᱮᱫ ᱨᱮᱜᱮ ᱜᱤᱛᱤᱡ ᱦᱩᱭ ᱮᱱᱟ ᱟᱨ ᱵᱮᱰ ᱱᱚᱢᱵᱚᱨ ᱫᱚ ᱥᱚᱭ ᱯᱚᱸᱭᱥᱚᱴᱴᱤ ᱯᱟᱲᱟᱣ ᱦᱩᱭ ᱞᱮᱱᱟ ᱟᱨ ᱱᱚᱝᱠᱟ ᱜᱮ ᱯᱮᱥᱮᱱᱴ ᱠᱚ ᱢᱮᱱᱟᱜ ᱠᱚᱜᱮᱭᱟ ᱱᱚᱛᱮ ᱨᱮᱫᱚ ᱟᱫᱚ ᱮᱱᱠᱷᱟᱱ ᱱᱚᱣᱟ ᱨᱩᱢ ᱨᱮᱜᱮ ᱜᱤᱛᱤᱡ ᱦᱩᱭ ᱮᱱᱟ ᱟᱨ ᱱᱤᱛᱚᱜ ᱥᱮᱛᱟᱜ ᱮᱱᱟ ᱯᱨᱟᱭ ᱥᱟᱲᱮ ᱯᱟᱸᱪᱴᱟ ᱜᱟᱱ ᱦᱩᱭ ᱮᱱᱟ ᱱᱤᱛᱚᱜ ᱚᱲᱟᱜ ᱥᱮᱱ ᱪᱟᱞᱟᱜ ᱦᱩᱭᱩᱜᱼᱟ ᱟᱨ ᱢᱟ ᱛᱚᱵᱮ ᱟᱨ ᱛᱮᱦᱮᱧᱟᱜ ᱵᱞᱚᱜᱽ ᱫᱚ ᱱᱤᱝᱠᱟᱹ ᱫᱷᱟᱨᱟ ᱧᱚᱜ ᱜᱮ